ᱱᱚᱣᱟ ᱫᱚ ᱠᱟᱱᱟ ᱫᱷᱟᱹᱨᱛᱤ ᱟᱨ ᱱᱚᱣᱟ ᱱᱚᱣᱟ ᱫᱚ ᱠᱟᱱᱟ ᱫᱤᱥᱚᱢ ᱟᱪᱪᱷᱟ ᱱᱚᱣᱟ ᱫᱚ ᱠᱟᱱᱟ ᱥᱟᱹᱜᱩᱱ ᱢᱤᱫ ᱢᱤᱱᱤᱴ ᱯᱟᱨᱚᱢ ᱱᱟ ᱛᱷᱚᱲᱟ ᱜᱟᱱ ᱟᱫᱚ ᱢᱤᱫ ᱢᱤᱱᱤᱴ ᱵᱷᱤᱛᱨᱤ ᱨᱮᱜᱮ ᱚᱞ ᱫᱚᱭ ᱯᱩᱨᱟᱹᱣ ᱠᱟᱫᱟ ᱟᱫᱚ ᱢᱟ ᱴᱷᱤᱠ ᱜᱮᱭᱟ ᱴᱷᱤᱠ ᱪᱮᱛᱟᱱ ᱨᱮ ᱫᱮᱡ ᱮᱱᱟ ᱚᱱᱟ ᱵᱷᱩᱞ ᱮᱱ ᱛᱟᱢ

ᱚᱞ ᱫᱟᱲᱮᱭᱟᱜᱼᱟ ᱴᱟᱭᱢᱟᱨ ᱮ ᱥᱴᱟᱨᱴ ᱛᱟᱵᱚᱱᱟ ᱱᱤᱛᱚᱜ ᱫᱚ ᱤᱧ ᱠᱷᱚᱡ ᱠᱟᱹᱴᱤᱡ ᱢᱤᱫᱴᱟᱝ ᱵᱚᱭᱦᱟ ᱠᱩᱲᱤ ᱢᱟ ᱥᱴᱟᱨᱴ ᱢᱮ ᱟᱪᱪᱷᱟ ᱥᱴᱟᱨᱴ ᱠᱤᱫᱟᱹᱧ

ᱟᱭᱢᱟ ᱜᱚᱴᱟᱝ ᱜᱮ ᱵᱷᱩᱞ ᱵᱚᱱ ᱨᱚᱲᱟ ᱚᱠᱟ ᱜᱷᱟᱹᱲᱤᱡ ᱪᱚ ᱤᱧ ᱦᱚᱸᱧ ᱨᱚᱲ ᱵᱟᱲᱟᱭ ᱜᱮᱭᱟ ᱵᱷᱩᱞ ᱟᱫᱚ ᱚᱱᱠᱟᱱᱟᱜ ᱜᱮ ᱛᱷᱚᱲᱟ ᱜᱟᱱ ᱛᱮᱦᱮᱧ ᱵᱚᱱ ᱵᱟᱰᱟᱭ ᱧᱚᱜ ᱡᱮᱞᱮᱠᱟ ᱱᱚᱰᱮ ᱫᱚ ᱚᱞ ᱢᱮᱱᱟᱜᱼᱟ ᱫᱟᱨᱮ ᱠᱚ ᱜᱮᱫ ᱮᱫᱟ ᱟᱫᱚ ᱱᱚᱣᱟ ᱫᱚ ᱱᱚᱝᱠᱟ ᱦᱩᱭᱩᱜᱼᱟ ᱫᱟᱨᱮ ᱠᱚ ᱢᱟᱜ ᱮᱫᱟ ᱫᱚᱥᱟᱨᱟᱜ ᱫᱚᱥᱟᱨᱟᱜ ᱫᱚ ᱠᱟᱱᱟ ᱫᱷᱤᱨᱤ ᱠᱚ ᱠᱩᱴᱟᱹᱢ ᱮᱫᱟ ᱛᱚ ᱱᱚᱣᱟ ᱫᱚ ᱠᱩᱴᱟᱹᱢ ᱫᱚ ᱵᱟᱝ ᱦᱩᱭᱩᱜᱼᱟ ᱱᱚᱣᱟ ᱫᱚ ᱦᱩᱭᱩᱜᱼᱟ ᱫᱷᱤᱨᱤ ᱠᱚ ᱠᱚᱴᱮᱡ ᱮᱫᱟ ᱚᱱᱟ ᱛᱟᱭᱱᱚᱢ ᱦᱚᱸ ᱠᱚ ᱚᱞ ᱠᱟᱫᱟ ᱦᱩᱲᱩ ᱠᱚ ᱜᱮᱫ ᱮᱫᱟ ᱥᱮ ᱤᱧ ᱦᱚᱧ ᱢᱮᱱ ᱵᱟᱲᱟ ᱠᱟᱫᱟ ᱚᱱᱠᱟ ᱜᱮ ᱜᱮᱫ ᱥᱟᱹᱛ ᱠᱮᱫᱟ ᱯᱮ ᱦᱩᱲᱩ ᱠᱚ ᱠᱤᱱᱛᱩ ᱚᱱᱠᱟ ᱫᱚ ᱵᱟᱝ ᱦᱩᱭᱩᱜᱼᱟ ᱦᱩᱲᱩ ᱠᱚ ᱤᱨ ᱮᱫᱟ ᱱᱚᱣᱟ ᱦᱩᱭᱩᱜᱼᱟ ᱴᱷᱤᱠ ᱠᱟᱛᱷᱟ ᱫᱚ